ᱡᱚᱦᱟᱨ ᱤᱧ ᱜᱮ ᱯᱟᱹᱨᱟᱹ ᱦᱟᱸᱥᱫᱟᱜ ᱯᱤᱨᱩ ᱥᱟᱹᱞᱠᱷᱩᱲᱤ ᱢᱤᱥᱚᱱ ᱥᱟᱨᱱᱟ ᱠᱮᱣᱚᱱᱡᱷᱚᱲ ᱯᱨᱮᱥᱤᱰᱮᱱᱴ ᱟᱨ ᱥᱟᱱᱟᱢ ᱠᱚᱜᱮ ᱥᱟᱹᱜᱩᱱ ᱫᱟᱨᱟᱢ ᱫᱩᱞᱟᱹᱲ ᱡᱚᱦᱟᱨ ᱛᱚ ᱛᱮᱦᱮᱧ ᱤᱧ ᱟᱯᱮ ᱠᱚ ᱴᱷᱮᱱ ᱢᱤᱫᱴᱤᱡ ᱢᱮᱥᱮᱡᱽ ᱮᱢ ᱨᱮᱭᱟᱜ ᱞᱟᱹᱠᱛᱤ ᱫᱚ ᱱᱚᱣᱟ ᱜᱮ ᱡᱮ ᱦᱤᱡᱩᱜ ᱠᱟᱱ ᱩᱱᱤᱥ ᱛᱟᱹᱨᱤᱠᱷ ᱵᱩᱫᱷ ᱵᱟᱨ ᱟᱵᱚ ᱟᱱᱚᱱᱫᱚᱯᱩᱨ ᱨᱮ ᱢᱤᱫᱴᱤᱡ ᱢᱤᱪᱷᱤᱞ ᱥᱟᱯᱲᱟᱣ ᱟᱠᱟᱱᱟ ᱚᱱᱟᱫᱚ ᱥᱟᱱᱟᱢ ᱵᱚᱭᱦᱟ ᱠᱚᱴᱷᱮᱱ ᱱᱮᱦᱚᱨ ᱛᱟᱦᱮᱱ ᱠᱟᱱᱟ ᱠᱤᱧᱡᱷᱤᱨ ᱡᱮᱞᱟ ᱢᱟᱹᱡᱷᱤ ᱯᱟᱨᱜᱟᱱᱟ ᱢᱚᱦᱚᱞ ᱠᱤᱧᱡᱷᱤᱨ ᱫᱤᱥᱚᱢ ᱯᱟᱨᱜᱟᱱᱟ ᱠᱚ ᱟᱨ ᱠᱤᱧᱡᱷᱤᱨ ᱡᱮᱞᱟ ᱯᱤᱲ ᱯᱟᱨᱜᱟᱱᱟ ᱠᱚ ᱥᱟᱶᱛᱮ ᱟᱹᱛᱩ ᱢᱟᱹᱡᱷᱤ ᱢᱟᱹᱯᱟᱹᱡᱷᱤ ᱥᱟᱶᱛᱮ ᱥᱟᱱᱟᱢ ᱜᱟᱹᱠᱷᱩᱲᱤᱭᱟᱹ ᱜᱚᱢᱠᱮ ᱥᱟᱶᱛᱟ ᱫᱚᱨᱚᱫᱤᱭᱟᱹ ᱫᱤᱥᱚᱢ ᱫᱚᱨᱚᱫᱤᱭᱟᱹ ᱟᱭᱳᱼᱵᱟᱵᱟ ᱵᱚᱭᱦᱟ ᱢᱤᱥᱤ ᱠᱚ ᱟᱯᱮ ᱴᱷᱮᱱ ᱱᱮᱦᱚᱨ ᱛᱟᱦᱮᱱ ᱠᱟᱱᱟ ᱡᱮ ᱟᱹᱰᱤ ᱛᱮᱫ ᱟᱹᱰᱤ ᱥᱟᱸᱜᱮ ᱛᱮ ᱦᱮᱡ ᱠᱟᱛᱮᱫ ᱱᱚᱣᱟ ᱟᱱᱚᱱᱫᱚᱯᱩᱨ ᱢᱤᱪᱷᱤᱞ ᱡᱮᱢᱚᱱ ᱵᱚᱱ ᱜᱮᱞᱮ ᱵᱤᱞᱤ ᱦᱚᱪᱚᱭᱟ ᱢᱮᱱᱛᱮ ᱟᱯᱮ ᱴᱷᱮᱱ ᱱᱮᱦᱚᱨ ᱛᱟᱦᱮᱱ ᱠᱟᱱᱟ ᱟᱨ ᱥᱟᱛᱟᱢ ᱞᱮᱠᱟ ᱛᱮᱢᱟ ᱦᱟᱸᱜ ᱵᱚᱱ ᱵᱟᱲᱟᱭ ᱜᱮᱭᱟ ᱡᱚᱛᱚ ᱦᱚᱲ ᱯᱟᱞᱮ ᱪᱟᱞᱟᱣᱮᱱ ᱫᱤᱱ ᱨᱮ ᱪᱤᱞᱠᱤ ᱫᱷᱟᱨᱟ ᱡᱟᱦᱮᱨ ᱜᱟᱲ ᱨᱮ ᱪᱷᱟᱹᱛᱤᱠ ᱠᱚ ᱵᱟᱝᱢᱟ ᱱᱩᱠᱩ ᱠᱩᱬᱵᱤ ᱠᱚ ᱟᱵᱚ ᱨᱮᱱ ᱵᱚᱸᱜᱟᱼᱵᱩᱨᱩ ᱠᱚ ᱪᱮᱛᱟᱱ ᱨᱮ ᱡᱟᱦᱟᱸ ᱞᱮᱠᱟ ᱱᱟᱦᱟᱪᱟᱨ ᱠᱚ ᱠᱟᱹᱢᱤ ᱠᱮᱜᱼᱟ ᱡᱟᱦᱮᱨ ᱜᱟᱲ ᱨᱮᱱᱟᱜ ᱟᱵᱚ ᱡᱟᱦᱮᱨ ᱥᱟᱹᱲᱤᱢ ᱠᱚᱠᱚ ᱨᱟᱹᱯᱩᱫ ᱠᱮᱜᱼᱟ ᱪᱷᱤᱛᱤ ᱵᱤᱛᱤ ᱠᱮᱜᱼᱟ ᱠᱚ ᱟᱨ ᱥᱟᱶᱛᱮ ᱟᱵᱚ ᱨᱮᱱ ᱡᱚ ᱡᱟᱦᱮᱨ ᱵᱚᱸᱜᱟ ᱠᱚ ᱛᱟᱦᱮᱸ ᱠᱟᱱᱟ ᱩᱱᱠᱩ ᱠᱚᱦᱚᱸ ᱠᱚ ᱪᱟᱯᱟᱫ ᱜᱤᱰᱤ ᱞᱮᱫ ᱠᱚᱣᱟ ᱛᱚᱵᱮ ᱚᱱᱟ ᱞᱟᱹᱜᱤᱫ ᱢᱤᱪᱷᱤᱞ ᱦᱚᱨᱤᱪᱚᱱᱫᱨᱚᱯᱩᱨ ᱨᱮ ᱦᱩᱭ ᱞᱮᱱᱟ ᱟᱨ ᱩᱱ ᱡᱚᱦᱚᱜ ᱯᱩᱞᱤᱥ ᱯᱨᱚᱥᱟᱥᱚᱱ ᱯᱟᱦᱴᱟ ᱠᱷᱚᱱ ᱚᱠᱛᱚ ᱠᱚ ᱮᱢ ᱞᱮᱜᱼᱟ ᱡᱮ ᱫᱩᱭ ᱫᱤᱱ ᱵᱷᱤᱛᱨᱤ ᱨᱮᱞᱮ ᱟᱨᱮᱥᱴ ᱠᱚᱣᱟ ᱤᱠᱷᱟᱹᱱ ᱱᱤᱛᱚᱜ ᱫᱷᱟᱹᱨᱤᱡ ᱛᱮ ᱫᱩᱭ ᱢᱟᱥ ᱯᱟᱨᱚᱢ ᱥᱟᱹᱛ ᱟᱠᱟᱱᱟ ᱤᱠᱷᱟᱹᱱ ᱱᱤᱛ ᱫᱷᱟᱹᱨᱤᱡ ᱛᱮᱦᱚᱸ ᱩᱱᱠᱩ ᱵᱟᱠᱚ ᱟᱨᱮᱥᱴ ᱫᱟᱲᱮ ᱟᱠᱟᱫ ᱠᱚᱣᱟ ᱟᱫᱚ ᱚᱱᱟᱛᱮ ᱱᱤᱭᱟᱹ ᱫᱷᱟᱣ ᱟᱨᱦᱚᱸ ᱥᱟᱱᱟᱢ ᱯᱟᱲᱟ ᱨᱮᱱ ᱢᱟᱹᱡᱷᱤ ᱯᱟᱨᱜᱟᱱᱟ ᱢᱚᱦᱚᱞ ᱟᱥᱮᱠᱟ ᱢᱤᱥᱚᱱ ᱥᱟᱨᱱᱟ ᱠᱮᱣᱡᱷᱚᱨ ᱥᱟᱱᱟᱢ ᱦᱚᱲ ᱜᱷᱟᱴ ᱫᱷᱤᱨᱤ ᱢᱩᱠᱟᱹᱢ ᱜᱷᱟᱴ ᱫᱷᱤᱨᱤ ᱯᱟᱨᱜᱟᱱᱟ ᱠᱚ ᱥᱟᱱᱟᱢ ᱢᱮᱥᱟ ᱠᱟᱛᱮᱫ ᱚᱱᱟ ᱢᱤᱪᱷᱤᱞ ᱫᱚ ᱥᱟᱯᱲᱟᱜ ᱠᱟᱱᱟ ᱟᱫᱚ ᱡᱚᱛᱚ ᱦᱚᱲ ᱴᱷᱮᱱ ᱱᱮᱦᱚᱨ ᱛᱟᱦᱮᱱ ᱠᱟᱱᱟ ᱦᱤᱡᱩᱜ ᱠᱟᱱ ᱵᱩᱫᱷᱵᱟᱨ ᱦᱤᱞᱳᱜ ᱨᱮ ᱟᱛᱳ ᱴᱚᱞᱟ ᱨᱮ ᱡᱩᱫᱤ ᱠᱤᱪᱷᱩ ᱵᱤᱪᱟᱹᱨ ᱟᱪᱟᱨ ᱠᱚ ᱛᱟᱦᱮᱱᱟ ᱢᱟᱺᱡᱷᱤ ᱢᱚᱬᱮ ᱠᱚᱴᱷᱮᱱ ᱱᱮᱦᱚᱨ ᱛᱟᱦᱮᱱ ᱠᱷᱟᱱ ᱮᱱ ᱦᱤᱞᱳᱜ ᱫᱚ ᱛᱷᱩᱠᱟᱹᱢ ᱫᱚᱦᱚ ᱠᱟᱜ ᱯᱮ ᱪᱤᱠᱟᱹᱛᱮ ᱟᱵᱚ ᱟᱹᱰᱤ ᱥᱟᱸᱜᱮ ᱛᱮ ᱥᱟᱸᱜᱮ ᱟᱵᱚ ᱟᱹᱫᱤᱵᱟᱹᱥᱤ ᱥᱟᱱᱛᱟᱲ ᱵᱚᱭᱦᱟ ᱠᱚᱣᱟᱜ ᱚᱸᱰᱮ ᱥᱮᱴᱮᱨᱚᱜ ᱮᱠᱟᱞ ᱜᱮ ᱞᱟᱹᱠᱛᱤ ᱠᱟᱱᱟ ᱵᱟᱠᱷᱟᱱ ᱟᱵᱚᱣᱟᱜ ᱡᱩᱢᱤᱫ ᱨᱮᱭᱟᱜ ᱚᱱᱠᱟ ᱪᱮᱫ ᱦᱚᱸ ᱵᱟᱭ ᱛᱟᱦᱮᱸ ᱜᱚᱫᱚᱜᱼᱟ ᱚᱱᱟᱛᱮ ᱥᱟᱱᱟᱢ ᱠᱚᱴᱷᱮᱱ ᱱᱮᱦᱚᱨ ᱛᱟᱦᱮᱱ ᱠᱟᱱᱟ ᱟᱹᱰᱤ ᱥᱟᱸᱜᱮ ᱛᱮ ᱥᱟᱸᱜᱮ ᱵᱚᱱ ᱦᱮᱡ ᱥᱮᱴᱮᱨᱚᱜᱼᱟ ᱟᱱᱚᱱᱫᱚᱯᱩᱨ ᱢᱤᱪᱷᱤᱞ ᱡᱮᱢᱚᱱ ᱵᱚᱱ ᱜᱮᱞᱮ ᱵᱮᱨᱮᱫ ᱦᱚᱪᱚᱭᱟ ᱟᱵᱚᱣᱟᱜ ᱦᱚᱸᱠ ᱟᱨ ᱟᱹᱭᱫᱟᱹᱨᱤ ᱡᱮᱢᱚᱱ ᱟᱵᱚᱣᱟᱜ ᱛᱤ ᱛᱮᱵᱚᱱ ᱟᱹᱜᱩᱭᱟ ᱟᱨ ᱩᱱᱠᱩ ᱡᱮᱢᱚᱱ ᱩᱥᱟᱹᱨᱟ ᱛᱮ ᱩᱥᱟᱹᱨᱟ ᱥᱟᱺᱦᱤᱡ ᱠᱚ ᱟᱨᱮᱥᱴ ᱠᱚᱢᱟ ᱚᱱᱟᱛᱮ ᱟᱵᱚ ᱢᱮᱢᱳᱨᱮᱱᱰᱚᱢ ᱵᱚᱱ ᱮᱢᱟ ᱠᱤᱱᱟ ᱩᱯᱚᱡᱮᱞᱟᱯᱟᱞ ᱵᱟᱝᱢᱟ ᱱᱚᱰᱮ ᱡᱚ ᱢᱮᱱᱟᱜ ᱠᱤᱱᱟ ᱥᱟᱵᱽ ᱠᱚᱞᱮᱠᱴᱚᱨ ᱟᱨ ᱛᱷᱟᱱᱟ ᱨᱮ ᱵᱟᱨᱭᱟ ᱦᱟᱸᱜ ᱵᱚᱱ ᱮᱢᱟ ᱟᱨ ᱚᱱᱟ ᱥᱟᱶᱛᱮ